ᱜᱟᱛᱮ ᱠᱚ ᱱᱚᱜᱼᱚ ᱱᱚᱣᱟ ᱫᱷᱟᱨᱮ ᱯᱮ ᱧᱮᱞ ᱫᱟᱲᱮᱭᱟᱜ ᱠᱟᱱᱟ ᱟᱹᱰᱤ ᱡᱟᱹᱥᱛᱤ ᱦᱚᱲ ᱢᱮᱞᱟ ᱠᱚ ᱥᱮᱱᱚᱜ ᱠᱟᱱᱟ ᱟᱨ ᱚᱠᱚᱭ ᱠᱚᱫᱚ ᱠᱚ ᱨᱩᱣᱟᱹᱲ ᱠᱟᱱᱟ ᱦᱮᱸ ᱥᱮ ᱟᱨ ᱱᱚᱣᱟ ᱫᱚ ᱢᱮᱞᱟ ᱨᱮᱭᱟᱜ ᱛᱟᱭᱚᱢ ᱥᱟᱭᱤᱰ ᱠᱟᱱᱟ ᱯᱤᱪᱷᱞᱟᱹ ᱥᱟᱭᱤᱰ ᱠᱟᱱᱟ ᱟᱫᱚ ᱱᱚᱝᱠᱟ ᱛᱮᱦᱚᱸ ᱟᱹᱰᱤ ᱟᱭᱢᱟ ᱦᱚᱲ ᱢᱟᱴᱷ ᱠᱚ ᱯᱟᱨᱚᱢ ᱠᱟᱛᱮᱫ ᱢᱮᱞᱟ ᱧᱮᱞ ᱠᱚ ᱥᱮᱱᱚᱜ ᱠᱟᱱ ᱛᱟᱵᱚᱱᱟ ᱟᱫᱚ ᱤᱧ ᱦᱚᱸ ᱦᱟᱸᱜ ᱱᱚᱝᱠᱟ ᱛᱮᱜᱤᱧ ᱥᱮᱱᱚᱜ ᱠᱟᱱᱟ ᱢᱮᱞᱟ ᱧᱮᱞ ᱫᱚ ᱦᱮᱸᱥᱮ ᱛᱚ ᱪᱚᱞᱚ ᱢᱮᱞᱟ ᱧᱮᱞ ᱛᱟᱵᱚᱱ ᱯᱮ ᱟᱨ ᱥᱮᱱ ᱞᱮᱱ ᱜᱮ ᱜᱟᱛᱮ ᱠᱚ ᱱᱤᱛᱚᱜ ᱫᱚ ᱛᱟᱵᱚ ᱯᱩᱡᱟᱹᱧ ᱮᱢ ᱞᱮᱜᱮ ᱦᱮᱸ ᱥᱮ ᱤᱱᱟᱹ ᱛᱟᱭᱚᱢ ᱦᱟᱸᱜ ᱢᱮᱞᱟ ᱵᱚᱱ ᱫᱟᱬᱟᱱᱟ ᱟᱨ ᱟᱯᱮ ᱦᱚᱸᱧ ᱫᱮᱠᱷᱟᱣ ᱟᱯᱮᱭᱟ ᱛᱚ ᱯᱩᱭᱞᱩ ᱫᱚ ᱯᱩᱡᱟᱹᱧ ᱮᱢ ᱞᱮ ᱛᱟᱵᱚᱱ ᱜᱮ ᱦᱮᱸ ᱥᱮ ᱢᱤᱥᱴᱟᱱᱱᱚ ᱱᱚᱜᱼᱚᱭ ᱤᱧ ᱦᱟᱛᱟᱣ ᱠᱟᱜᱼᱟ ᱟᱨ ᱱᱚᱰᱮ ᱠᱤᱪᱷᱩ ᱜᱟᱱ ᱚᱱᱮ ᱛᱤ ᱨᱮᱠᱚ ᱛᱚᱞ ᱫᱚ ᱪᱮᱫ ᱠᱚ ᱢᱮᱛᱟᱜᱼᱟ ᱵᱟᱹᱧ ᱵᱟᱲᱟᱭᱟ ᱟᱨ ᱚᱱᱟᱧ ᱦᱟᱛᱟᱣ ᱞᱮ ᱛᱟᱵᱚᱱ ᱜᱮ ᱱᱤᱛᱚᱜ ᱫᱚ ᱛᱟᱵᱚ ᱡᱟᱸᱜᱟ ᱟᱹᱨᱩᱵ ᱤᱧ ᱪᱟᱞᱟᱜ ᱠᱟᱱᱟ ᱦᱮᱸ ᱥᱮ ᱡᱟᱸᱜᱟ ᱛᱤ ᱠᱚ ᱟᱹᱨᱩᱵ ᱯᱷᱟᱨᱪᱟ ᱠᱟᱛᱮ ᱯᱩᱡᱟᱹ ᱮᱢ ᱦᱩᱭᱩᱜᱼᱟ ᱚᱸᱰᱮ ᱯᱩᱠᱷᱨᱤ ᱦᱚᱸ ᱢᱮᱱᱟᱜᱼᱟ ᱱᱚᱸᱰᱮ ᱟᱫᱚ ᱚᱸᱰᱮ ᱜᱤᱧ ᱪᱟᱞᱟᱜ ᱠᱟᱱ ᱛᱟᱵᱚᱱᱟ ᱧᱮᱞ ᱯᱮ ᱱᱟᱜ ᱟᱹᱰᱤ ᱡᱟᱹᱥᱛᱤ ᱦᱚᱲ ᱚᱸᱰᱮ ᱠᱚ ᱵᱷᱤᱲ ᱟᱠᱟᱜᱼᱟ ᱚᱸᱰᱮ ᱜᱮ ᱦᱟᱸᱜ ᱠᱷᱟᱱ ᱯᱩᱠᱷᱨᱤ ᱫᱚ ᱢᱮᱱᱟᱜ ᱟᱠᱟᱜᱼᱟ ᱚᱸᱰᱮ ᱡᱟᱸᱜᱟ ᱠᱚ ᱟᱹᱨᱩᱵ ᱯᱷᱟᱨᱪᱟ ᱵᱟᱲᱟ ᱠᱟᱛᱮ ᱦᱟᱸᱜ ᱠᱷᱟᱱ ᱢᱚᱱᱫᱤᱨ ᱨᱮ ᱵᱚᱞᱚ ᱦᱩᱭᱩᱜᱼᱟ ᱟᱨ ᱯᱩᱡᱟᱹ ᱮᱢ ᱦᱩᱭᱩᱜᱼᱟ ᱦᱳᱭ ᱥᱮ ᱛᱚ ᱪᱚᱞᱚᱧ ᱪᱟᱞᱟᱣ ᱞᱮᱱ ᱛᱟᱵᱚᱱ ᱜᱮ ᱡᱟᱸᱜᱟ ᱟᱹᱨᱩᱵ ᱟᱨ ᱧᱮᱞ ᱛᱟᱵᱚᱱ ᱯᱮ ᱪᱮᱫ ᱞᱮᱠᱟᱱᱟᱜ ᱱᱟᱜ ᱯᱩᱠᱷᱨᱤ ᱠᱚ ᱢᱮᱱᱟᱜ ᱟᱠᱟᱜᱼᱟ

ᱤᱧ ᱡᱚᱠᱷᱚᱱ ᱛᱮᱦᱮᱧ ᱠᱷᱚᱱᱟᱜ ᱪᱟᱨ ᱯᱟᱸᱪ ᱥᱟᱞ ᱞᱟᱦᱟᱧ ᱦᱮᱡ ᱞᱮᱱ ᱛᱟᱦᱮᱱᱟ ᱱᱚᱣᱟ ᱯᱩᱠᱷᱨᱤ ᱫᱚ ᱱᱚᱝᱠᱟ ᱢᱟᱱᱮ ᱵᱟᱠᱚ ᱵᱮᱱᱟᱣ ᱞᱮᱫ ᱛᱟᱦᱮᱱᱟ ᱟᱨ ᱦᱚᱯᱚᱱ ᱧᱚᱜᱟᱜ ᱮᱢᱱᱤ ᱢᱤᱫᱴᱮᱱ ᱯᱩᱠᱷᱨᱤ ᱛᱟᱦᱮᱸ ᱠᱟᱱᱟ ᱟᱫᱚ ᱡᱟᱭᱦᱳᱠ ᱢᱚᱴᱟᱢᱩᱴᱤ ᱱᱤᱭᱟᱹ ᱪᱷᱚᱴ ᱫᱚ ᱟᱹᱰᱤ ᱪᱚᱨᱚᱠ ᱱᱚᱣᱟ ᱯᱩᱠᱷᱨᱤ ᱦᱚᱸᱠᱚ ᱵᱮᱱᱟᱣ ᱠᱟᱜᱼᱟ ᱟᱨ ᱯᱩᱠᱷᱨᱤ ᱨᱮ ᱟᱬᱜᱚ ᱨᱟᱠᱟᱵ ᱞᱟᱹᱜᱤᱫ ᱛᱮᱦᱚᱸ ᱥᱤᱬᱤ ᱠᱚᱦᱚᱸ ᱠᱚ ᱵᱮᱱᱟᱣ ᱠᱟᱜᱼᱟ ᱟᱨ ᱱᱩᱠᱩ ᱢᱮᱨᱚᱢ ᱠᱚ ᱡᱟᱦᱟᱸ ᱛᱩᱯᱩᱫ ᱠᱟᱛᱮᱫ ᱠᱚ ᱨᱟᱠᱟᱵᱮᱫ ᱠᱚᱣᱟ ᱩᱱᱠᱩ ᱠᱚᱫᱚ ᱦᱟᱸᱜ ᱠᱷᱟᱱ ᱠᱚ ᱪᱷᱮᱫ ᱠᱚᱣᱟ ᱦᱮᱸ ᱥᱮ ᱚᱱᱟ ᱠᱷᱟᱹᱛᱤᱨ ᱜᱮ ᱢᱟᱱᱥᱤᱠ ᱠᱚ ᱢᱮᱱᱟᱜ ᱛᱟᱠᱚᱣᱟ ᱩᱱᱠᱩ ᱠᱚ ᱨᱮᱱ ᱯᱟᱴᱷᱟ ᱠᱟᱱᱟ ᱠᱚ ᱟᱨ ᱟᱹᱰᱤ ᱡᱟᱹᱥᱛᱤ ᱦᱚᱲ ᱱᱤᱛᱚᱜ ᱫᱚ ᱚᱲᱟᱜ ᱠᱚ ᱪᱟᱞᱟᱣ ᱠᱟᱱᱟ ᱟᱨ ᱟᱹᱰᱤ ᱯᱷᱟᱸᱠᱟ ᱯᱷᱟᱸᱠᱟ ᱜᱮᱭᱟ ᱦᱮᱸ ᱥᱮ ᱢᱮᱞᱟ ᱨᱮᱫᱚ ᱵᱷᱤᱲ ᱜᱮᱭᱟ ᱛᱚ ᱜᱟᱛᱮ ᱠᱚ ᱱᱚᱜᱼᱚᱭ ᱯᱮ ᱧᱮᱞ ᱧᱟᱢᱮᱫ ᱛᱟᱵᱚᱱᱟ ᱢᱚᱱᱫᱤᱨ ᱨᱮᱭᱟᱜ ᱢᱮᱱ ᱢᱟᱱᱮ ᱜᱮᱴ ᱫᱚ ᱚᱱᱟ ᱜᱮᱴ ᱛᱮᱜᱮ ᱦᱟᱸᱜ ᱵᱚᱞᱚ ᱠᱟᱛᱮ ᱵᱷᱤᱛᱤᱨ ᱨᱮ ᱮ, ᱯᱩᱡᱟᱹ ᱮᱢ ᱦᱩᱭᱩᱜᱼᱟ ᱟᱨ ᱱᱚᱜᱼᱚᱭ ᱛᱤᱧ ᱢᱤᱥᱴᱟᱱᱱᱚ ᱠᱚᱧ ᱦᱟᱛᱟᱣ ᱠᱟᱜᱼᱟ ᱟᱨ ᱢᱤᱫ ᱠᱤᱞᱳ ᱢᱤᱥᱴᱟᱱᱱᱚ ᱞᱟᱹᱜᱤᱫ ᱛᱮ ᱛᱤᱨᱤᱥ ᱴᱟᱠᱟ ᱫᱚ ᱫᱚᱠᱠᱷᱤᱱᱟ ᱠᱚ ᱠᱟᱴᱟᱣ ᱟᱠᱟᱫ ᱛᱤᱧᱟᱹ ᱴᱷᱤᱠ ᱜᱮᱭᱟ ᱪᱚᱞᱚ ᱱᱤᱛᱚᱜ ᱫᱚ ᱛᱟᱵᱚ ᱯᱩᱡᱟᱹ ᱧᱚᱜ ᱞᱮ ᱛᱟᱵᱚᱱ ᱜᱮ ᱦᱮᱸᱥᱮ ᱟᱨ ᱢᱚᱱᱫᱤᱨ ᱵᱷᱤᱛᱤᱨ ᱨᱮ ᱚᱠᱟ ᱞᱮᱠᱟᱱᱟᱜ ᱱᱟᱡᱟᱨᱟ ᱢᱮᱱᱟᱜᱼᱟ ᱥᱟᱱᱟᱢ ᱤᱧ ᱫᱮᱠᱷᱟᱣ ᱟᱯᱮ ᱛᱟᱵᱚᱱᱟ ᱱᱟᱜ ᱟᱨ ᱱᱤᱛᱚᱜ ᱫᱚᱧ ᱪᱟᱞᱟᱜ ᱠᱟᱱᱟ ᱦᱟᱸᱜ ᱠᱷᱟᱱ ᱯᱩᱡᱟᱹ ᱮᱢᱚᱜ ᱦᱮᱸᱥᱮ ᱪᱚᱞᱚ ᱟᱹᱰᱤ ᱡᱟᱹᱥᱛᱤ ᱵᱷᱤᱲ ᱜᱮᱭᱟ ᱤᱱᱟᱹᱛᱮ ᱦᱚᱲᱟᱜ ᱢᱮᱫᱦᱟ ᱥᱮᱫ ᱫᱚ ᱠᱮᱢᱮᱨᱟ ᱵᱟᱹᱧ ᱨᱟᱠᱟᱵᱮᱜᱼᱟ ᱟᱨ ᱪᱚᱞᱚ ᱦᱟᱸᱜ ᱢᱚᱱᱫᱤᱨ ᱵᱷᱤᱛᱨᱤᱧ ᱵᱚᱞᱚᱱ ᱠᱟᱱᱟ ᱵᱩᱡᱷᱟᱹᱣ ᱫᱟᱲᱮᱭᱟᱛᱟᱵᱚᱱ ᱠᱟᱱᱟᱯᱮ ᱛᱚ ᱛᱮᱦᱮᱧ ᱫᱚ ᱢᱚᱱᱫᱤᱨ ᱵᱷᱤᱛᱨᱤ ᱫᱚ ᱵᱚᱞᱚ ᱵᱟᱭ ᱜᱟᱱᱚᱜᱼᱟ ᱱᱚᱣᱟ ᱵᱮᱨᱤᱠᱮᱰ ᱠᱚ ᱵᱮᱱᱟᱣ ᱟᱠᱟᱫᱼᱟ ᱢᱟᱫ ᱨᱮᱭᱟᱜ ᱛᱚ ᱠᱩᱲᱤ ᱦᱚᱯᱚᱱ ᱟᱨ ᱠᱚᱲᱟ ᱦᱚᱯᱚᱱ ᱟᱞᱟᱫᱟ ᱟᱞᱟᱫᱟ ᱞᱟᱭᱤᱱ ᱠᱟᱛᱮ ᱯᱩᱡᱟᱹ ᱮᱢ ᱦᱩᱭᱩᱜᱼᱟ ᱛᱚ ᱱᱚᱜᱼᱚᱭ ᱱᱚᱝᱠᱟ ᱯᱮ ᱧᱮᱞ ᱫᱟᱲᱮᱭᱟᱜ ᱠᱟᱱᱟ ᱵᱷᱤᱛᱤᱨ ᱨᱮᱱᱟᱜ ᱱᱟᱡᱟᱨᱟ ᱟᱨ ᱱᱚᱜᱼᱚ ᱱᱚᱝᱠᱟ ᱵᱚᱸᱜᱟ ᱠᱚ ᱢᱮᱱᱟᱜ ᱠᱚᱣᱟ ᱵᱷᱤᱛᱤᱨ ᱨᱮ ᱦᱮᱸ ᱥᱮ ᱵᱟᱭ ᱧᱮᱞ ᱧᱟᱢᱚᱜ ᱠᱟᱱᱟ ᱮᱴᱟᱜ ᱡᱟᱦᱟᱸ ᱛᱤᱥ ᱤᱧ ᱦᱮᱡ ᱞᱮᱱᱠᱷᱟᱱ ᱤᱧ ᱫᱮᱠᱷᱟᱣ ᱟᱯᱮᱭᱟ ᱟᱨ ᱦᱟᱥᱟ ᱨᱮᱱ ᱵᱚᱸᱜᱟ ᱠᱚ ᱟᱹᱰᱤ ᱡᱟᱹᱥᱛᱤ ᱠᱚ ᱮᱢ ᱟᱠᱟᱫ ᱠᱚᱣᱟ ᱟᱨ ᱵᱚᱥᱛᱟ ᱠᱚᱨᱮ ᱯᱮ ᱧᱮᱞᱮᱫᱼᱟ ᱵᱟᱛᱟᱥ ᱟᱛᱮ ᱯᱮᱨᱮᱡ ᱟᱠᱟᱱᱟ ᱟᱨ ᱵᱟᱭᱨᱮ ᱠᱚᱨᱮ ᱟᱹᱰᱤ ᱡᱟᱹᱥᱛᱤ ᱦᱚᱲ ᱠᱚ ᱛᱟᱺᱜᱤ ᱨᱮ ᱢᱮᱱᱟᱜ ᱠᱚᱣᱟ ᱯᱩᱡᱟᱹ ᱮᱢ ᱞᱟᱹᱜᱤᱫ ᱛᱮ ᱦᱮᱸ ᱥᱮ ᱛᱚ ᱪᱚᱞᱚ ᱤᱧᱟᱹᱜ ᱯᱩᱡᱟᱹ ᱫᱚ ᱦᱩᱭᱮᱱᱟ ᱦᱮᱸ ᱥᱮ ᱟᱫᱚ ᱛᱟᱵᱚ ᱢᱮᱞᱟᱧ ᱫᱟᱬᱟᱱᱟ ᱱᱤᱛᱚᱜ ᱫᱚ ᱛᱟᱵᱚᱱᱟᱜ ᱢᱮᱞᱟ ᱨᱮ ᱦᱮᱡ ᱦᱩᱭ ᱟᱠᱟᱱᱟ ᱟᱨ ᱢᱮᱞᱟ ᱨᱮ ᱟᱹᱰᱤ ᱨᱚᱠᱚᱢᱟᱜ ᱡᱤᱱᱤᱥ ᱯᱟᱹᱛᱤ ᱠᱚ ᱠᱤᱨᱤᱧ ᱟᱹᱠᱷᱨᱤᱧᱚᱜ ᱠᱟᱱᱟ ᱟᱫᱚ ᱚᱱᱠᱟ ᱞᱮᱠᱟ ᱫᱚ ᱪᱮᱫ ᱦᱚᱸ ᱠᱤᱨᱤᱧᱟᱜ ᱫᱚ ᱵᱟᱝ ᱢᱮᱱ ᱠᱟᱣᱫᱤᱧᱟ ᱚᱲᱟᱜ ᱠᱷᱚᱱᱟᱜ ᱡᱟᱥᱴ ᱟᱫᱚ ᱢᱮᱞᱟ ᱦᱮᱡ ᱦᱩᱭ ᱟᱠᱟᱱᱟ ᱡᱚᱠᱷᱚᱱ ᱫᱟᱬᱟ ᱵᱟᱲᱟ ᱦᱩᱭᱩᱜ ᱠᱟᱱᱟ ᱟᱨ ᱟᱵᱚ ᱫᱮᱠᱷᱟ ᱟᱯᱮ ᱠᱟᱱᱟ ᱧᱮᱞ ᱛᱟᱵᱚᱱ ᱯᱮ ᱱᱚᱜᱼᱚ ᱱᱚᱝᱠᱟ ᱫᱚᱠᱟᱱ ᱠᱚᱦᱚᱸ ᱠᱚ ᱥᱟᱡᱟᱣ ᱟᱠᱟᱫᱼᱟ ᱦᱮᱸ ᱥᱮ ᱟᱨ ᱵᱟᱨᱭᱟ ᱵᱚᱭᱦᱟ ᱛᱟᱹᱠᱤᱱᱤᱧ ᱧᱟᱢ ᱟᱠᱟᱫ ᱠᱤᱱᱟ ᱩᱱᱠᱤᱱ ᱥᱟᱞᱟᱜ ᱜᱮ ᱢᱮᱞᱟ ᱫᱚᱞᱮ ᱫᱟᱬᱟᱭᱮᱫᱟ ᱦᱟᱸᱜ ᱟᱨ ᱪᱚᱞᱚ ᱱᱟᱜ ᱪᱮᱫ ᱠᱚᱧ ᱫᱮᱠᱷᱟᱣ ᱫᱟᱲᱮᱭᱟᱯᱮ ᱠᱟᱱᱟ ᱟᱹᱰᱤ ᱡᱟᱹᱥᱛᱤ ᱢᱟᱱᱮ ᱱᱚᱰᱮ ᱢᱳᱵᱟᱭᱤᱞ ᱠᱚ ᱟᱨ ᱢᱟᱱᱤ ᱯᱟᱥ ᱠᱚ ᱠᱩᱢᱵᱽᱲᱩᱜ ᱜᱮᱭᱟ ᱦᱮᱸ ᱥᱮ ᱤᱱᱟᱹᱛᱮ ᱦᱟᱸᱜ ᱠᱷᱟᱱ ᱚᱱᱠᱟ ᱵᱷᱤᱰᱭᱳ ᱵᱮᱱᱟᱣ ᱦᱚᱸ ᱩᱱᱟᱹᱜ ᱢᱟᱱᱮ ᱤᱭᱟᱹ ᱵᱟ ᱵᱷᱚᱨᱥᱟ ᱵᱟᱹᱧ ᱵᱩᱡᱷᱟᱹᱣᱮᱫ ᱛᱟᱵᱚᱱᱟ ᱚᱠᱚᱭ ᱪᱚ ᱦᱟᱸᱜ ᱠᱷᱟᱱ ᱢᱳᱵᱟᱭᱤᱞ ᱨᱮᱡ ᱠᱟᱛᱮ ᱵᱷᱤᱲ ᱨᱮ ᱟᱫᱚᱜᱼᱟ ᱪᱤᱠᱟᱹᱢ ᱯᱟᱸᱡᱟ ᱧᱟᱢᱮᱭᱟ ᱦᱮᱸ ᱥᱮ ᱛᱚ ᱮᱱᱟᱣᱩᱱᱥ ᱮᱫᱟ ᱠᱚ ᱟᱹᱰᱤ ᱟᱭᱢᱟ ᱠᱩᱢᱵᱽᱲᱩ ᱱᱚᱝᱠᱟ ᱢᱟᱱᱮ ᱠᱩᱢᱵᱽᱲᱩᱣᱟᱜ ᱜᱮᱝ ᱦᱮᱡ ᱟᱠᱟᱱᱟ ᱟᱨ ᱱᱚᱜᱼᱚᱭ ᱱᱚᱰᱮ ᱧᱮᱞ ᱛᱟᱵᱚᱱ ᱯᱮ ᱱᱚᱜᱼᱚᱭ ᱱᱚᱰᱮ ᱩᱫᱩᱜ ᱟᱹᱱᱤᱡ ᱠᱟᱱᱟ ᱱᱩᱭ ᱦᱚᱲ ᱰᱩᱢᱵᱩᱜ ᱚᱠᱟ ᱞᱮᱠᱟ ᱠᱟᱛᱮ ᱵᱮᱱᱟᱣ ᱦᱩᱭᱩᱜᱼᱟ ᱟᱨ ᱚᱱᱟ ᱠᱚ ᱧᱮᱞᱮᱫᱼᱟ ᱠᱚ ᱱᱩᱠᱩ ᱦᱚᱲ ᱠᱚ ᱵᱚᱭᱦᱟ ᱛᱟᱹᱠᱤᱱ ᱯᱷᱳᱱ ᱦᱮᱡ ᱟᱫ ᱠᱤᱱᱟ ᱡᱮ ᱦᱚᱸᱜᱼᱚ ᱱᱚᱝᱠᱟᱱᱟᱜ ᱢᱤᱫᱴᱮᱡ ᱨᱮᱜᱽᱲᱟ ᱠᱤᱨᱤᱧ ᱤᱫᱤ ᱞᱟᱹᱜᱤᱫ ᱛᱮ ᱦᱮᱸ ᱥᱮ ᱟᱨ ᱱᱚᱣᱟ ᱨᱮᱜᱽᱲᱟ ᱞᱮ ᱠᱤᱨᱤᱧ ᱞᱟᱹᱜᱤᱫ ᱟᱹᱰᱤ ᱡᱳᱨ ᱠᱚ ᱫᱟᱢᱟᱜ ᱠᱟᱱᱟ ᱢᱤᱫ ᱥᱟᱭ ᱴᱟᱠᱟ ᱞᱮᱠᱟ ᱟᱫᱚ ᱠᱤᱪᱷᱩ ᱛᱮ ᱫᱚᱥ ᱴᱟᱠᱟ ᱦᱚᱸ ᱵᱟᱝ ᱠᱚ ᱠᱚᱢᱮᱫᱼᱟ ᱦᱮᱸ ᱥᱮ ᱟᱨ ᱚᱱᱟ ᱨᱮᱜᱽᱲᱟ ᱦᱟᱛᱟᱣ ᱤᱫᱤ ᱛᱮᱜᱮ ᱦᱩᱭ ᱟᱞᱮᱭᱟ ᱟᱫᱚ ᱢᱮᱞᱟ ᱞᱮ ᱫᱟᱲᱟᱭᱮᱜᱼᱟ ᱦᱟᱸᱜ ᱟᱨ ᱚᱠᱟ ᱠᱚᱨᱮ ᱨᱮᱜᱽᱲᱟ ᱠᱚ ᱫᱚᱠᱟᱱ ᱟᱠᱟᱫᱟ ᱚᱱᱟ ᱞᱮ ᱯᱟᱱᱛᱮ ᱯᱟᱸᱡᱟᱭᱟ ᱱᱤᱛᱚᱜ ᱫᱚ ᱱᱟᱜ ᱚᱱᱠᱟ ᱛᱤᱠᱤᱱ ᱮᱠᱴᱟ ᱜᱟᱱ ᱵᱟᱡᱟᱜ ᱠᱟᱱᱟ ᱤᱱᱟᱹᱛᱮ ᱡᱚᱛᱚ ᱦᱚᱲ ᱚᱲᱟᱜ ᱠᱚ ᱪᱟᱞᱟᱣ ᱠᱟᱱᱟ ᱪᱮᱫᱟᱜ ᱵᱟᱝ ᱠᱚ ᱪᱟᱞᱟᱜᱼᱟ ᱫᱚᱢᱮ ᱡᱳᱨ ᱥᱤᱛᱩᱝ ᱮ ᱫᱚᱦᱚ ᱟᱠᱟᱫ ᱫᱚ ᱮᱱᱛᱮ ᱢᱮᱞᱟ ᱨᱮ ᱱᱚᱝᱠᱟ ᱜᱚᱨᱚᱢ ᱨᱮ ᱢᱟᱱᱮ ᱛᱟᱦᱮᱸ ᱜᱮ ᱵᱟᱝ ᱜᱟᱱᱚᱜ ᱠᱟᱱᱟ ᱤᱱᱟᱹᱛᱮ ᱟᱹᱰᱤ ᱟᱭᱢᱟ ᱦᱚᱲ ᱠᱚ ᱚᱲᱟᱜ ᱥᱮᱫ ᱠᱚ ᱨᱩᱣᱟᱹᱲ ᱥᱮᱱ ᱠᱟᱱᱟ ᱥᱮᱛᱟᱜ ᱥᱮᱛᱟᱜ ᱯᱩᱡᱟᱹ ᱮᱢ ᱠᱟᱛᱮᱫ ᱟᱨ ᱢᱮᱞᱟ ᱫᱚ ᱟᱹᱰᱤ ᱛᱮᱫ ᱜᱮ ᱯᱷᱟᱸᱠᱟ ᱟᱠᱟᱱᱟ ᱱᱤᱛᱚᱜ ᱫᱚ ᱟᱫᱚ ᱡᱟᱭᱦᱳᱠ ᱱᱚᱜᱼᱚᱭ ᱱᱚᱝᱠᱟ ᱢᱮᱞᱟ ᱨᱮᱫᱚ ᱦᱮᱸ ᱥᱮ ᱟᱨ ᱱᱚᱣᱟ ᱫᱚ ᱛᱟᱦᱚᱞᱮ ᱚᱱᱟ ᱛᱟᱵᱚ ᱠᱚ ᱥᱟᱭᱤᱰ ᱨᱮ ᱢᱟᱱᱮ ᱯᱚᱥᱪᱤᱢ ᱵᱟᱝᱞᱟ ᱨᱮᱭᱟᱜ ᱫᱤᱛᱤᱭᱚ ᱵᱨᱤᱦᱚᱛᱛᱚᱢᱚ ᱢᱮᱞᱟ ᱠᱟᱱᱟ ᱦᱮᱸ ᱥᱮ ᱟᱨ ᱡᱟᱦᱟᱸᱭ ᱠᱚᱯᱮ ᱦᱮᱡ ᱦᱤᱡᱩᱜ ᱨᱮᱦ ᱛᱟᱦᱚᱞᱮ ᱠᱷᱟᱱ ᱯᱮ ᱵᱟᱲᱟᱭ ᱫᱟᱲᱮᱭᱟᱜᱼᱟ ᱵᱟᱝᱠᱷᱟᱱ ᱵᱟᱯᱮ ᱵᱟᱲᱟᱭ ᱫᱟᱲᱮᱭᱟᱜᱼᱟ ᱡᱮ ᱛᱤᱱᱟᱹᱜ ᱢᱟᱨᱟᱝ ᱢᱮᱞᱟ ᱠᱟᱱᱟ ᱱᱚᱣᱟ ᱯᱷᱟᱭᱱᱮᱞᱤ ᱱᱚᱜᱼᱚ ᱱᱚᱣᱟᱴᱟᱜ ᱨᱮᱜᱽᱲᱟ ᱞᱮ ᱠᱤᱨᱤᱧᱮᱜᱼᱟ ᱟᱨ ᱱᱩᱭ ᱵᱚᱭᱦᱟ ᱨᱩ ᱠᱟᱛᱮᱫ ᱠᱟᱹᱴᱤᱡ ᱪᱮᱠ ᱫᱟᱭ ᱪᱮᱫ ᱞᱮᱠᱟ ᱥᱟᱰᱮ ᱠᱟᱱᱟ ᱥᱮ ᱵᱟᱭ ᱥᱟᱰᱮ ᱠᱟᱱᱟ ᱟᱫᱚ ᱱᱚᱣᱟ ᱜᱮᱞᱮ ᱦᱟᱛᱟᱣ ᱮᱫᱟ ᱟᱨ ᱢᱤᱫ ᱥᱟᱭ ᱴᱟᱠᱟ ᱠᱚ ᱦᱟᱛᱟᱣᱮᱫ ᱟᱱᱟ ᱱᱚᱣᱟ ᱢᱮᱞᱟ ᱨᱮ ᱚᱱᱱᱟᱱᱚ ᱵᱚᱪᱷᱚᱨ ᱱᱚᱜᱼᱚ ᱱᱚᱝᱠᱟ ᱠᱚ ᱦᱚᱲᱚᱜᱼᱟ ᱢᱤᱫ ᱫᱷᱟᱣ ᱯᱮ ᱟᱫ ᱞᱮᱱᱠᱷᱟᱱ ᱟᱫᱚ ᱵᱟᱝ ᱯᱮ ᱧᱟᱯᱟᱢ ᱨᱩᱣᱟᱹᱲᱚᱜᱼᱟ ᱢᱮᱱᱠᱷᱟᱱ ᱱᱤᱭᱟᱹ ᱵᱚᱪᱷᱚᱨ ᱨᱮᱭᱟᱜ ᱫᱚ ᱧᱮᱞ ᱯᱮ ᱯᱷᱟᱸᱠᱟ ᱯᱷᱟᱸᱠᱟ ᱜᱮᱭᱟ ᱟᱨ ᱤᱧ ᱢᱟ ᱦᱤᱡᱩᱜ ᱥᱚᱢᱚᱭ ᱦᱚᱸᱧ ᱟᱫ ᱦᱤᱡᱩᱜ ᱠᱟᱱᱟ ᱱᱚᱣᱟ ᱨᱮᱜᱽᱲᱟ ᱛᱟᱞᱮ ᱵᱷᱟᱹᱜᱤ ᱡᱩᱛ ᱞᱮ ᱧᱮᱞᱮᱫᱼᱟ ᱡᱮ ᱴᱷᱤᱠ ᱴᱷᱟᱠ ᱠᱚ ᱵᱮᱱᱟᱣ ᱟᱠᱟᱫᱼᱟ ᱪᱮ ᱵᱟᱝ ᱟᱨ ᱱᱚᱣᱟ ᱵᱮᱜᱽ ᱨᱮ ᱥᱟᱢᱵᱟᱣ ᱛᱮᱜᱮ ᱵᱟᱝᱠᱷᱟᱱ ᱚᱲᱮᱡ ᱨᱟᱹᱯᱩᱫᱚᱜᱼᱟ ᱟᱨ ᱱᱚᱜᱼᱚᱭ ᱯᱮ ᱧᱮᱞᱮᱫᱼᱟ ᱱᱩᱠᱤᱱ ᱟᱹᱰᱤ ᱡᱳᱨ ᱠᱤᱱ ᱧᱮᱞᱮᱫᱼᱟ ᱵᱮᱥ ᱞᱮᱠᱟ ᱡᱮ ᱡᱟᱦᱟᱸ ᱨᱮ ᱢᱟᱱᱮ ᱠᱷᱟᱨᱟᱯ ᱴᱟᱨᱟᱯ ᱜᱮᱭᱟ ᱪᱮᱛᱟ ᱟᱨ ᱱᱚᱜᱼᱚᱭ ᱱᱚᱰᱮ ᱞᱮ ᱵᱮᱱᱟᱣ ᱦᱚᱪᱚ ᱠᱮᱫ ᱠᱤᱱᱟ ᱥᱚᱸᱜᱮ ᱥᱚᱸᱜᱮ ᱟᱨ ᱱᱚᱜᱼᱚᱭ ᱠᱤᱱ ᱵᱮᱱᱟᱣ ᱟᱠᱟᱫᱼᱟ ᱱᱚᱣᱟ ᱴᱷᱟᱜ ᱨᱮᱜᱽᱲᱟ ᱟᱨ ᱢᱤᱫᱴᱟᱝ ᱠᱟᱛᱷᱟ ᱜᱟᱛᱮ ᱠᱚ ᱛᱮᱦᱮᱧ ᱫᱚ ᱱᱚᱰᱮ ᱦᱟᱸᱜ ᱯᱷᱤᱞᱢ ᱥᱴᱟᱨ ᱫᱮᱵᱮ ᱦᱤᱡᱩᱜ ᱠᱟᱱᱟ ᱧᱤᱫᱟᱹ ᱯᱨᱳᱜᱨᱟᱢ ᱦᱳᱭ ᱥᱮ ᱛᱚ ᱜᱟᱛᱮ ᱠᱚ ᱱᱚᱜᱼᱚ ᱱᱟ ᱡᱟᱦᱟᱸ ᱱᱤᱛᱚᱜ ᱯᱮᱱᱰᱮᱞ ᱡᱟᱦᱟᱸ ᱴᱷᱟᱜ ᱯᱮ ᱧᱮᱞ ᱧᱟᱢᱮᱫ ᱥᱮ ᱱᱚᱣᱟ ᱯᱮᱱᱰᱮᱞ ᱫᱚ ᱢᱟᱱᱮ ᱥᱩᱨ ᱥᱟᱺᱜᱤᱧ ᱠᱷᱚᱱ ᱟᱹᱰᱤ ᱟᱭᱢᱟ ᱦᱚᱲ ᱠᱚ ᱦᱮᱡ ᱠᱟᱛᱮ ᱱᱚᱰᱮ ᱵᱟᱥᱟ ᱠᱟᱛᱮ ᱢᱟᱱᱮ ᱯᱩᱡᱟᱹ ᱠᱚ ᱮᱢᱟ ᱟᱨ ᱤᱱᱟᱹᱛᱮ ᱩᱱᱠᱩ ᱵᱟᱠᱷᱨᱟ ᱜᱮ ᱱᱚᱣᱟ ᱯᱮᱱᱰᱮᱞ ᱫᱚ ᱦᱟᱸᱜ ᱵᱮᱱᱟᱣ ᱟᱠᱟᱜᱼᱟ ᱠᱚ ᱠᱚᱢᱤᱴᱤ ᱠᱚᱲᱟ ᱠᱚ ᱦᱮᱸ ᱥᱮ ᱛᱚ ᱧᱮᱞ ᱯᱮ ᱛᱟᱵᱚᱱ ᱛᱤᱱᱟᱹᱜ ᱢᱟᱨᱟᱝ ᱯᱮᱱᱰᱮᱞ ᱟᱨ ᱟᱹᱰᱤ ᱡᱟᱹᱥᱛᱤ ᱦᱚᱲ ᱠᱚ ᱦᱤᱡᱩᱜᱼᱟ ᱛᱚ ᱚᱱᱟ ᱱᱚᱸᱰᱮ ᱜᱮᱠᱚ ᱛᱟᱦᱮᱱᱟ ᱟᱨ ᱵᱟᱝᱠᱷᱟᱱ ᱱᱩᱱᱟᱹᱜ ᱥᱤᱛᱩᱝ ᱨᱮ ᱟᱨ ᱟᱞᱮ ᱱᱚᱛᱮ ᱫᱚ ᱫᱟᱜᱮᱫ ᱟᱱᱟ ᱛᱚ ᱜᱟᱛᱮ ᱠᱚ ᱱᱤᱛᱚᱜ ᱫᱚ ᱢᱮᱞᱟ ᱠᱷᱚᱱᱟᱜ ᱩᱰᱩᱠ ᱠᱟᱛᱮ ᱚᱲᱟᱜ ᱥᱮᱫ ᱤᱧ ᱢᱚᱦᱰᱟᱜ ᱠᱟᱱ ᱛᱟᱵᱚᱱᱟ ᱟᱨ ᱩᱱᱠᱤᱱ ᱵᱚᱭᱦᱟ ᱛᱟᱹᱠᱤᱱ ᱦᱚᱸ ᱚᱲᱟᱜ ᱠᱤᱱ ᱥᱮᱱ ᱮᱱᱟ

ᱵᱷᱤᱲ ᱛᱟᱦᱮᱸ ᱠᱟᱱᱟ ᱟᱨ ᱤᱧᱟᱹᱜ ᱚᱵᱚᱥᱛᱷᱟ ᱠᱚ ᱧᱮᱞ ᱠᱟᱛᱮᱫ ᱜᱮᱯᱮ ᱵᱩᱡᱷᱟᱹᱣ ᱫᱟᱲᱮᱭᱟᱜ ᱠᱟᱱᱟ ᱡᱮ ᱢᱟᱱᱮ ᱪᱮᱫ ᱞᱮᱠᱟ ᱵᱷᱤᱲ ᱛᱟᱦᱮᱸ ᱠᱟᱱᱟ ᱥᱮ ᱟᱨ ᱱᱚᱜᱼᱚᱭ ᱵᱮᱜᱽ ᱠᱚᱯᱮ ᱧᱮᱞᱮᱫ ᱛᱤᱧᱟᱹ ᱢᱤᱫ ᱵᱮᱜᱽ ᱟᱹᱰᱤ ᱠᱤᱪᱷᱩᱧ ᱦᱟᱛᱟᱣ ᱠᱟᱫᱟ ᱱᱟᱜ ᱚᱲᱟᱜ ᱨᱮ ᱪᱟᱞᱟᱣ ᱠᱟᱛᱮᱫ ᱤᱧ ᱫᱮᱠᱷᱟᱣ ᱟᱯᱮ ᱠᱟᱱ ᱛᱟᱵᱚᱱᱟ ᱦᱮᱸ ᱥᱮ ᱪᱮᱫ ᱠᱚᱧ ᱦᱟᱛᱟᱣ ᱠᱟᱫᱟ ᱛᱚ ᱪᱚᱞᱚ ᱱᱤᱛᱚᱜ ᱫᱚ ᱚᱲᱟᱜ ᱵᱚᱱ ᱥᱮᱱ ᱞᱮᱱᱜᱮ ᱛᱟᱨᱯᱚᱨᱮ ᱧᱟᱯᱟᱢ ᱦᱩᱭᱩᱜ ᱠᱟᱱᱟ ᱱᱟᱜ ᱚᱠᱚᱭ ᱪᱚ ᱱᱟᱜ ᱱᱚᱜᱼᱚᱭ ᱱᱚᱰᱮ ᱮᱠᱥᱤᱰᱮᱱᱴ ᱟᱠᱟᱱᱟ ᱱᱚᱣᱟ ᱟᱹᱰᱤ ᱛᱮᱠᱚ ᱮᱠᱥᱤᱰᱮᱱᱴ ᱟᱠᱟᱫᱮᱭᱟ ᱟᱨ ᱱᱩᱱᱟᱹᱜ ᱡᱟᱹᱥᱛᱤ ᱦᱚᱲ ᱫᱚ ᱥᱮ ᱢᱟᱱᱮ ᱯᱩᱞᱤᱥ ᱠᱚᱦᱚᱸ ᱠᱚᱱᱴᱨᱳᱞ ᱨᱮ ᱵᱟᱝ ᱠᱚ ᱫᱚᱦᱚ ᱫᱟᱲᱮᱭᱟᱠᱚ ᱠᱟᱱᱟ ᱦᱟᱱᱛᱮ ᱱᱟᱛᱮ ᱛᱮ ᱩᱱᱠᱩ ᱦᱚᱲ ᱠᱚᱦᱚᱸ ᱨᱟᱥᱛᱟ ᱠᱚ ᱯᱟᱨᱚᱢᱚᱜ ᱠᱟᱱᱟ ᱟᱫᱚ ᱢᱤᱫᱴᱮᱱ ᱦᱚᱲ ᱫᱚ ᱱᱟᱦᱟᱜ ᱱᱚᱜᱼᱚ ᱱᱚᱰᱮ ᱠᱚ ᱮᱠᱥᱤᱰᱮᱱᱴ ᱠᱮᱫᱮᱭᱟ ᱟᱨ ᱟᱹᱰᱤ ᱫᱩᱠ ᱜᱮ ᱟᱨ ᱱᱚᱣᱟ ᱜᱟᱹᱰᱤ ᱫᱚᱠᱚ ᱟᱴᱠᱟᱣ ᱫᱚᱦᱚ ᱠᱮᱫᱼᱟ ᱛᱮᱦᱮᱧ ᱦᱚᱸᱜᱼᱚᱭ ᱯᱮ ᱧᱮᱞ ᱧᱟᱢᱮᱫᱼᱟ ᱥᱮ ᱱᱚᱣᱟ ᱜᱟᱹᱰᱤ ᱛᱮᱦᱮᱧ ᱟᱴᱠᱟᱣ ᱫᱚᱦᱚ ᱠᱮᱫᱼᱟ ᱠᱚ ᱱᱚᱰᱮ ᱟᱨ ᱱᱚᱣᱟ ᱜᱟᱹᱰᱤ ᱛᱮᱜᱮ ᱮᱠᱥᱤᱰᱮᱱᱴ ᱟᱠᱟᱱᱟᱭ ᱩᱱᱤ ᱦᱚᱲ ᱫᱚ ᱛᱟᱵᱚ ᱛᱚ ᱟᱹᱰᱤ ᱡᱟᱹᱥᱛᱤ ᱠᱚ ᱦᱚᱲ ᱠᱚ ᱦᱮᱡ ᱟᱠᱟᱱᱟ ᱱᱚᱰᱮ ᱠᱚᱭᱮᱠ ᱞᱟᱠᱷ ᱦᱚᱲᱟᱜ ᱡᱚᱢᱟᱭᱮᱛ ᱦᱩᱭᱩᱜᱼᱟ ᱛᱮᱦᱮᱧ ᱞᱮᱠᱟᱱ ᱫᱤᱱ ᱨᱮ ᱦᱮᱸ ᱥᱮ ᱟᱫᱚ ᱥᱤᱠᱩᱨᱤᱴᱤ ᱠᱚ ᱢᱮᱱᱟᱜ ᱠᱚᱣᱟ ᱯᱩᱞᱤᱥ ᱠᱚ ᱢᱮᱱᱟᱜ ᱠᱚᱣᱟ ᱮᱱᱦᱚᱸ ᱱᱩᱱᱟᱹᱜ ᱜᱟᱱ ᱦᱚᱲ ᱥᱟᱢᱵᱽᱲᱟᱣ ᱫᱚ ᱟᱹᱰᱤ ᱛᱮᱫ ᱜᱮ ᱢᱩᱥᱠᱤᱞ ᱜᱮᱭᱟ ᱟᱫᱚ ᱡᱟᱭᱦᱳᱠ ᱚᱱᱠᱟ ᱠᱟᱛᱮᱫ ᱠᱚ ᱯᱟᱨᱚᱢᱚᱜ ᱠᱟᱱ ᱛᱟᱦᱮᱸᱫ ᱱᱚᱰᱮ ᱮᱠᱥᱤᱰᱮᱱᱴ ᱦᱩᱭᱮᱱᱟ